ᱡᱚᱦᱟᱨ ᱚᱲᱟᱜ ᱠᱷᱚᱱᱟᱜ ᱵᱷᱤᱰᱤᱭᱳ ᱵᱟᱹᱧ ᱵᱮᱱᱟᱣ ᱫᱟᱲᱮᱭᱟᱫᱟ ᱛᱚ ᱦᱩᱭᱩᱜᱼᱟ ᱱᱚᱰᱮ ᱠᱷᱚᱱ ᱜᱮ ᱛᱚ ᱱᱤᱛᱚᱜ ᱤᱧᱤᱧ ᱢᱚᱰᱷᱟᱣ ᱠᱟᱱᱟ ᱜᱩᱣᱟᱦᱟᱴᱤ ᱮᱥ ᱮᱥ ᱥᱤ ᱨᱮᱱᱟᱜ ᱮᱠᱡᱟᱢ ᱢᱮᱱᱟᱜ ᱛᱤᱧᱟᱹ ᱜᱟᱯᱟ ᱛᱚ ᱢᱚᱰᱷᱟᱣ ᱠᱟᱹᱱᱟᱹᱧ ᱢᱮᱱᱠᱷᱟᱱ ᱥᱟᱭᱠᱮᱞ ᱛᱮ ᱥᱚᱨᱤ ᱥᱟᱭᱠᱮᱞ ᱛᱮᱫᱚ ᱵᱟᱝ ᱱᱚᱰᱮ ᱠᱷᱚᱱᱟᱜ ᱛᱤᱱ ᱠᱤᱞᱳᱢᱤᱴᱟᱨᱤᱧ ᱪᱟᱞᱟᱜᱼᱟ ᱥᱟᱭᱠᱮᱞ ᱛᱮ ᱚᱸᱰᱮ ᱠᱷᱚᱱᱟᱜ ᱫᱚ ᱵᱟᱥ ᱛᱮ ᱵᱟᱥ ᱛᱮ ᱯᱟᱸᱪ ᱠᱷᱚᱱ ᱫᱚᱥ ᱠᱤᱞᱳᱢᱤᱴᱟᱨ ᱛᱚ ᱚᱸᱰᱮ ᱠᱷᱚᱱᱟᱜ ᱴᱨᱮᱱ ᱛᱮ ᱛᱚᱵᱮ ᱫᱮᱞᱟ ᱰᱟᱦᱟᱨ ᱠᱚᱨᱮ ᱪᱮᱫ ᱞᱮᱠᱟᱧ ᱪᱟᱞᱟᱜᱼᱟ ᱚᱱᱟ ᱠᱚ ᱡᱚᱛᱚ ᱟᱯᱮ ᱧᱮᱞ ᱦᱚᱪᱚ ᱯᱮᱭᱟ ᱛᱚᱵᱮ ᱫᱮᱞᱟ ᱢᱚᱡᱽ ᱛᱮ ᱧᱮᱞ ᱛᱤᱧ

ᱯᱞᱮᱴᱯᱷᱚᱨᱢ ᱨᱮ ᱡᱚᱠᱷᱚᱱ ᱵᱷᱤᱰᱤᱭᱳ ᱯᱮ ᱨᱮᱠᱚᱨᱰᱟ ᱛᱚᱵᱮ ᱯᱟᱨᱢᱤᱥᱚᱱ ᱦᱟᱛᱟᱣ ᱡᱟᱹᱨᱩᱲᱟ ᱤᱧ ᱦᱚᱸᱧ ᱦᱟᱛᱟᱣ ᱠᱟᱫᱟ ᱟᱨ ᱡᱩᱫᱤ ᱵᱟᱝ ᱦᱟᱛᱟᱣ ᱞᱮᱠᱷᱟᱡ ᱯᱟᱥᱮ ᱡᱟᱦᱟᱱᱟᱜ ᱡᱷᱟᱢᱮᱞᱟ ᱦᱩᱭ ᱛᱟᱱᱮᱡᱚᱜ ᱛᱚᱵᱮ ᱚᱱᱟᱛᱮ ᱤᱧ ᱦᱚᱸᱧ ᱦᱟᱛᱟᱣ ᱠᱟᱫᱟ

ᱯᱷᱟᱨᱥᱴ ᱨᱮ ᱟᱯᱮ ᱯᱮ ᱧᱮᱞ ᱧᱟᱢᱮᱫ ᱡᱤᱨᱳ ᱡᱤᱨᱳ ᱠᱟᱛᱮ ᱯᱷᱳᱨ ᱡᱤᱨᱳ ᱯᱷᱳᱨ ᱯᱷᱟᱨᱥᱴ ᱨᱮ ᱟᱯᱮ ᱯᱮ ᱧᱮᱞ ᱧᱟᱢ ᱠᱮᱫ ᱡᱤᱨᱳ ᱯᱷᱳᱨ ᱱᱚᱣᱟ ᱫᱚ ᱦᱩᱭᱱᱟ ᱢᱟᱱᱮ ᱱᱚᱣᱟ ᱰᱤᱵᱵᱟ ᱫᱚ ᱴᱩ ᱛᱷᱟᱣᱡᱮᱱᱰ ᱯᱷᱳᱨ ᱥᱟᱞ ᱨᱮᱠᱚ ᱵᱮᱱᱟᱣ ᱞᱮᱫᱟ ᱟᱨ ᱚᱱᱟ ᱛᱟᱭᱚᱢ ᱧᱮᱞ ᱧᱟᱢᱚᱜ ᱠᱟᱱ ᱱᱟᱢᱵᱟᱨ ᱮᱭᱤᱴ ᱡᱤᱨᱳ ᱳᱣᱟᱱ ᱚᱱᱟ ᱫᱚ ᱦᱩᱭᱱᱟ ᱢᱤᱫᱴᱮᱱ ᱥᱤᱨᱤᱭᱟᱞ ᱱᱟᱢᱵᱟᱨ ᱛᱚᱵᱮ ᱵᱩᱡᱷᱟᱹᱣ ᱠᱮᱫᱟ ᱯᱟᱥᱮᱡ ᱱᱚᱣᱟ ᱱᱟᱢᱵᱟᱨ ᱨᱮᱱᱟᱜ ᱢᱤᱱᱤᱝ

ᱛᱚᱵᱮ ᱱᱚᱜᱼᱚᱭ ᱧᱮᱞ ᱧᱟᱢᱚᱜ ᱠᱟᱱ ᱟᱹᱰᱤ ᱞᱟᱹᱴᱩ ᱚᱲᱟᱜ ᱚᱱᱟ ᱨᱮᱜᱮ ᱮᱠᱡᱟᱢ ᱫᱚᱞᱮ ᱚᱞᱟ ᱟᱨ ᱱᱩᱠᱩ ᱟᱹᱰᱤ ᱰᱷᱮᱨ ᱠᱮᱱᱰᱤᱰᱮᱴᱥ ᱟᱨ ᱱᱚᱣᱟ ᱰᱟᱦᱟᱨ ᱦᱟᱱᱛᱮ ᱪᱟᱞᱟᱣᱮᱱ ᱱᱚᱣᱟ ᱫᱚ ᱵᱚᱨᱡᱷᱟᱨ ᱤᱱᱴᱟᱨᱱᱮᱥᱱᱮᱞ ᱮᱭᱟᱨᱯᱳᱨᱴ ᱪᱟᱞᱟᱣᱱᱟ ᱟᱨ ᱱᱚᱰᱮ ᱢᱤᱫᱴᱮᱱ ᱥᱠᱩᱞ ᱱᱚᱣᱟ ᱥᱠᱩᱞ ᱨᱮᱱᱟᱜ ᱧᱩᱛᱩᱢ ᱫᱚ ᱦᱩᱭᱩᱜ ᱠᱟᱱᱟ ᱥᱮᱱᱴ ᱠᱞᱮᱭᱟᱨᱰ ᱥᱠᱩᱞ ᱟᱨ ᱦᱟᱱᱮ ᱢᱤᱫᱴᱮᱡ ᱜᱮᱴ ᱯᱮ ᱧᱮᱞ ᱧᱟᱢᱮ ᱦᱟᱱᱮ ᱚᱱᱟ ᱫᱚ ᱦᱩᱭᱱᱟ ᱜᱩᱣᱟᱦᱟᱴᱤ ᱤᱭᱩᱱᱤᱵᱷᱟᱨᱥᱤᱴᱤ ᱨᱮᱱᱟᱜ ᱜᱮᱴ ᱟᱨ ᱟᱞᱚ ᱯᱮ ᱟᱹᱲᱤᱥᱚᱜᱼᱟ ᱪᱮᱫᱟᱜ ᱥᱮ ᱜᱩᱣᱟᱦᱟᱴᱤ ᱢᱮᱱ ᱥᱤᱴᱤ ᱨᱮᱫᱚ ᱵᱟᱹᱧ ᱤᱫᱤ ᱫᱟᱲᱮᱭᱟᱜ ᱵᱚᱱᱟ ᱦᱟᱭ ᱦᱮᱞᱳ ᱮᱠᱡᱟᱢ ᱚᱞ ᱵᱷᱟᱜᱟᱣ ᱠᱟᱛᱮ ᱤᱧ ᱱᱤᱛ ᱠᱟᱢᱟᱭᱠᱟ ᱡᱚᱝᱥᱚᱱ ᱤᱧ ᱪᱟᱞᱟᱜ ᱠᱟᱱᱟ ᱛᱚ ᱡᱩᱫᱤ ᱱᱚᱣᱟ ᱵᱷᱤᱰᱤᱭᱳ ᱯᱮ ᱠᱩᱥᱤᱭᱟᱫᱟ ᱛᱤᱧ ᱠᱷᱟᱡ ᱫᱟᱭᱟ ᱠᱟᱛᱮ ᱱᱚᱣᱟ ᱵᱷᱤᱰᱤᱭᱳ ᱞᱟᱭᱤᱠ ᱯᱮ ᱟᱨ ᱞᱟᱭᱤᱠ ᱠᱚᱢᱮᱱᱴ ᱥᱮᱭᱟᱨ ᱫᱚ ᱟᱞᱚᱯᱮ ᱦᱤᱲᱤᱧᱟ ᱛᱚᱵᱮ ᱛᱤᱦᱤᱧᱟᱜ ᱵᱷᱤᱰᱤᱭᱳ ᱫᱚᱧ ᱢᱩᱪᱟᱹᱫ ᱠᱟᱜ ᱞᱟᱹᱜᱤᱫ ᱡᱚᱦᱟᱨ